ᱟᱞᱚᱢ ᱫᱟᱲᱟᱣᱟ ᱚᱱᱠᱟ ᱡᱚᱦᱟᱨ ᱥᱟᱱᱟᱢ ᱠᱚ ᱤᱧ ᱜᱮ ᱥᱩᱱᱤᱞ ᱥᱚᱨᱮᱱ ᱟᱨ ᱤᱧ ᱫᱚ ᱡᱟᱢ ᱠᱟᱱᱟᱞᱤ ᱟᱢᱟᱨᱯᱟᱲᱟ ᱯᱟᱠᱩᱲ ᱡᱮᱞᱟ ᱠᱷᱚᱱ ᱟᱨ ᱛᱮᱦᱮᱧ ᱫᱚ ᱢᱮᱱᱟᱜ ᱵᱚᱱᱟ ᱫᱩᱢᱠᱟ ᱡᱮᱞᱟ ᱨᱮ ᱥᱤᱠᱟᱨᱤᱯᱟᱲᱟ ᱯᱨᱚᱠᱷᱚᱸᱰ ᱠᱤᱥᱚᱨᱜᱟᱲ ᱟᱛᱳ ᱨᱮ ᱟᱨ ᱱᱚᱰᱮ ᱪᱮᱫ ᱞᱮᱠᱟᱛᱮᱧ ᱦᱮᱡ ᱮᱱᱟ ᱟᱨ ᱚᱱᱟ ᱱᱟᱥᱮᱭᱟᱜ ᱢᱤᱫ ᱛᱷᱚᱲᱟ ᱜᱟᱱ ᱠᱷᱚᱵᱚᱨ ᱵᱚᱱ ᱪᱮᱫᱟ ᱵᱟᱲᱟᱭ ᱵᱚᱱ ᱟᱨ ᱱᱩᱭ ᱜᱚᱜᱚ ᱜᱮ ᱨᱩᱣᱟᱹᱜ ᱠᱟᱱ ᱛᱟᱦᱮᱱᱟᱭ ᱨᱩᱣᱟᱹ ᱫᱚ ᱢᱟᱱᱮ ᱛᱚᱣᱟ ᱨᱮ ᱜᱷᱟᱣ ᱞᱮᱱᱟᱭ ᱟᱨ ᱪᱮᱫ ᱞᱮᱠᱟ ᱠᱚ ᱠᱷᱟᱨᱪᱟ ᱵᱟᱲᱟ ᱞᱮᱫᱟ ᱥᱮ ᱚᱠᱟ ᱠᱚᱨᱮᱱᱟᱜ ᱨᱟᱱ ᱠᱚ ᱵᱮᱵᱚᱦᱟᱨ ᱞᱮᱫᱟ ᱥᱮ ᱛᱤᱱᱟᱹᱜ ᱫᱤᱱ ᱠᱷᱚᱱ ᱨᱩᱣᱟᱹ ᱞᱮᱱᱟ ᱟᱨ ᱱᱚᱣᱟ ᱨᱟᱱ ᱛᱤᱱᱟᱹᱜ ᱫᱤᱱ ᱜᱟᱱᱮ ᱵᱮᱵᱚᱦᱟᱨ ᱠᱮᱫᱟ ᱟᱨ ᱚᱱᱟ ᱯᱚᱨᱮ ᱵᱚᱱ ᱪᱮᱫᱟ ᱦᱟᱸᱜ ᱟᱨ ᱛᱮᱦᱮᱧ ᱫᱚ ᱵᱤᱥᱮᱥ ᱫᱚ ᱨᱮᱦᱚᱵ ᱜᱞᱳᱵᱟᱞ ᱠᱳᱢᱯᱟᱱᱤ ᱛᱷᱨᱩ ᱛᱮᱧ ᱦᱮᱡ ᱟᱠᱟᱱᱟ ᱪᱮᱫ ᱞᱮᱠᱟ ᱨᱮᱦᱚᱵ ᱜᱞᱳᱵᱟᱞ ᱦᱚᱛᱮᱛᱮ ᱨᱟᱱᱤᱧ ᱮᱢᱟ ᱠᱚ ᱠᱟᱱᱟ ᱥᱮ ᱚᱱᱟ ᱨᱟᱱ ᱛᱮ ᱪᱮᱫ ᱞᱮᱠᱟ ᱵᱚᱞᱮ ᱠᱚ ᱵᱩᱜᱤᱜ ᱠᱟᱱᱟ ᱥᱮ ᱪᱮᱫ ᱞᱮᱠᱟ ᱯᱷᱟᱭᱫᱟ ᱠᱚ ᱵᱩᱡᱷᱟᱹᱣᱫᱟ ᱟᱨ ᱱᱟᱥᱮ ᱚᱸᱰᱮ ᱠᱷᱚᱱ ᱱᱩᱠᱩ ᱴᱷᱮᱱ ᱠᱷᱚᱱ ᱴᱮᱥᱴ ᱵᱚᱞᱮ ᱥᱮ ᱜᱚᱦᱟ ᱞᱮᱠᱟ ᱵᱚᱱ ᱟᱸᱡᱚᱢᱟ ᱟᱨ ᱵᱚᱱ ᱠᱩᱞᱤ ᱠᱚᱣᱟ

ᱟᱨ ᱱᱚᱝᱠᱟ ᱜᱮ ᱟᱹᱰᱤ ᱰᱷᱮᱨ ᱦᱚᱲ ᱱᱤᱛᱚᱜ ᱢᱟ ᱱᱚᱣᱟ ᱠᱚ ᱨᱟᱱ ᱨᱮᱢᱟ ᱩᱥᱟᱹᱨᱟ ᱢᱟ ᱵᱟᱠᱚ ᱯᱟᱹᱛᱭᱟᱹᱜᱼᱟ ᱪᱮᱫ ᱠᱚ ᱨᱟᱱ ᱡᱚᱢ ᱡᱚᱢ ᱛᱮ ᱪᱮᱫ ᱠᱚ ᱵᱷᱤᱲᱠᱟᱹᱣ ᱪᱟᱵᱟᱣ ᱠᱟᱱᱟ ᱥᱮ ᱵᱟᱝ ᱵᱟᱠᱚ ᱵᱤᱥᱥᱟᱹᱥᱚᱜᱼᱟ ᱩᱥᱟᱹᱨᱟ ᱵᱟᱠᱚ ᱯᱟᱹᱛᱭᱟᱹᱣ ᱜᱚᱫᱚᱜᱼᱟ ᱟᱫᱚ ᱦᱩᱭ ᱫᱟᱲᱮᱭᱟᱜᱼᱟ ᱯᱟᱥᱮᱡ ᱚᱠᱟ ᱠᱚᱨᱮ ᱪᱚ ᱚᱱᱠᱟ ᱜᱮ ᱟᱹᱞᱤᱧ ᱵᱟᱹᱞᱤᱧ ᱫᱟᱬᱟ ᱛᱤᱭᱳᱜ ᱮᱫ ᱠᱚᱣᱟ ᱵᱟᱹᱧ ᱥᱮᱱ ᱛᱤᱭᱳᱜ ᱮᱫ ᱠᱚᱣᱟ ᱚᱱᱠᱟ ᱯᱟᱥᱮᱡ ᱚᱠᱚᱭ ᱠᱚᱪᱚ ᱢᱮᱱᱟᱜ ᱠᱚ ᱵᱟᱠᱷᱟᱡ ᱦᱟᱸᱜ ᱱᱚᱣᱟ ᱵᱷᱤᱰᱤᱭᱳ ᱠᱚ ᱧᱮᱞᱟ ᱵᱟᱠᱷᱟᱡ ᱱᱚᱣᱟᱧ ᱦᱟᱹᱴᱤᱧ ᱟᱠᱚᱣᱟ ᱟᱨ ᱱᱚᱣᱟ ᱧᱟᱢᱛᱮ ᱚᱠᱚᱭ ᱠᱚ ᱡᱟᱦᱟᱸᱭ ᱯᱟᱥᱮᱡ ᱱᱚᱣᱟ

ᱵᱚᱞᱮ ᱡᱚᱢ ᱡᱳᱲ ᱠᱟᱱᱟ ᱥᱮ ᱵᱟᱝ ᱠᱚᱢ ᱠᱚᱢ ᱥᱚᱢᱚᱭ ᱨᱮ ᱠᱚᱢ ᱠᱷᱚᱨᱪᱟ ᱛᱮ ᱦᱚᱲ ᱠᱚ ᱵᱩᱜᱤᱜ ᱠᱟᱱᱟ ᱦᱮᱸ ᱟᱨ ᱛᱤᱱᱟᱹᱜ ᱯᱮ ᱱᱚᱣᱟ ᱵᱷᱤᱰᱤᱭᱳ ᱯᱮ ᱧᱮᱞ ᱛᱟᱵᱚᱱᱟ ᱫᱟᱭᱟ ᱠᱟᱛᱮ ᱥᱮᱭᱟᱨ ᱛᱟᱵᱚᱱ ᱯᱮ ᱦᱟᱹᱴᱤᱧ ᱯᱮ ᱮᱴᱟᱜ ᱦᱚᱲ ᱴᱷᱮᱱ ᱟᱹᱰᱤ ᱰᱷᱮᱨ ᱱᱚᱝᱠᱟᱱ ᱢᱩᱥᱠᱤᱞ ᱨᱮ ᱢᱮᱱᱟᱜ ᱠᱚᱣᱟ ᱡᱟᱦᱟᱸᱭ ᱫᱚ ᱨᱮᱸᱜᱮᱡ ᱱᱟᱪᱟᱨ ᱦᱚᱲ ᱟᱹᱰᱤ ᱟᱹᱰᱤ ᱟᱭᱢᱟ ᱯᱚᱭᱥᱟ ᱠᱷᱚᱨᱪᱟ ᱫᱚ ᱟᱹᱰᱤ ᱥᱟᱺᱜᱤᱧ ᱥᱟᱺᱜᱤᱧ ᱠᱚ ᱥᱮᱱᱚᱜ ᱠᱟᱱᱟ ᱟᱨ ᱚᱱᱠᱟ ᱵᱟᱠᱚ ᱵᱩᱜᱤᱜ ᱠᱟᱱᱟ ᱟᱨ ᱱᱚᱣᱟ ᱨᱟᱱ ᱢᱟᱫᱽᱫᱷᱚᱢ ᱛᱮ ᱡᱟᱦᱟᱸ ᱫᱚ ᱨᱮᱦᱟᱵ ᱜᱞᱳᱵᱟᱞ ᱦᱚᱛᱮᱛᱮ ᱦᱮᱡ ᱟᱠᱟᱱᱟ

ᱥᱮᱭᱟᱨ ᱯᱮ ᱟᱹᱰᱤ ᱥᱮᱭᱟᱨ ᱯᱮ ᱟᱨ ᱠᱚᱱᱴᱟᱠᱴ ᱛᱟᱵᱚᱱ ᱯᱮ ᱡᱟᱦᱟᱸᱭ ᱴᱷᱮᱱ ᱚᱱᱠᱟᱱ ᱡᱩᱫᱤ ᱡᱟᱹᱨᱩᱲ ᱢᱮᱱᱟᱜ ᱠᱷᱟᱱ ᱠᱚᱱᱴᱟᱠᱴ ᱱᱟᱢᱵᱟᱨ ᱰᱤᱥᱠᱨᱤᱯᱥᱚᱱ ᱨᱮᱯᱮ ᱧᱟᱢᱟ ᱱᱟᱦᱟᱜ ᱟᱨ ᱱᱚᱣᱟ ᱟᱱᱥᱚᱨ ᱞᱟᱹᱜᱤᱫ ᱛᱮ ᱧᱮᱞ ᱞᱟᱹᱜᱤᱫ ᱛᱮ ᱟᱹᱰᱤ ᱟᱹᱰᱤ ᱥᱟᱨᱦᱟᱣ ᱢᱩᱪᱟᱹᱫ ᱫᱟᱞᱮ